ᱥᱟᱱᱟᱢ ᱠᱚᱜᱮ ᱱᱚᱣᱟ ᱞᱚᱵᱤ ᱴᱤᱵᱷᱤ ᱥᱟᱶᱛᱮ ᱞᱚᱝᱦᱚᱞ ᱯᱷᱮᱥᱵᱩᱠ ᱨᱮ ᱥᱟᱹᱜᱩᱱ ᱫᱟᱨᱟᱢ ᱥᱟᱶᱛᱮ ᱥᱟᱹᱜᱩᱱ ᱡᱚᱦᱟᱨ ᱟᱵᱚ ᱵᱚᱱ ᱵᱟᱲᱟᱭᱟ ᱪᱟᱞᱟᱣᱮᱱ ᱛᱤᱨᱤᱥᱮ ᱥᱮᱯᱴᱮᱢᱵᱚᱨ ᱟᱵᱚ ᱵᱤᱱ ᱦᱟᱹᱴᱤᱧ ᱢᱮᱫᱤᱱᱯᱩᱨ ᱡᱮᱞᱟ ᱥᱟᱶᱛᱮ ᱡᱷᱟᱲᱜᱨᱟᱢ ᱡᱮᱞᱟ ᱢᱚᱦᱚᱞ ᱯᱟᱦᱴᱟ ᱥᱮᱫ ᱠᱷᱚᱱ ᱰᱤᱮᱢ ᱚᱯᱷᱤᱥ ᱨᱮ ᱨᱟᱸᱜᱟᱣᱱᱟ ᱡᱚᱢᱮᱞᱟᱭ ᱛᱟᱞᱟᱛᱮ ᱟᱹᱰᱤ ᱜᱚᱴᱟᱝ ᱫᱟᱹᱵᱤ ᱥᱟᱠᱟᱢ ᱠᱚ ᱮᱢ ᱥᱚᱫᱚᱨ ᱞᱮᱫ ᱛᱟᱵᱚᱱᱟ ᱢᱮᱱᱠᱷᱟᱱ ᱱᱚᱜᱼᱚᱭ ᱱᱤᱛ ᱫᱷᱟᱹᱵᱤᱡ ᱦᱚᱸ ᱚᱱᱟ ᱫᱟᱹᱵᱤ ᱥᱟᱠᱟᱢ ᱨᱮᱱᱟᱜ ᱠᱳᱱᱳ ᱥᱚᱫᱩᱛᱛᱚᱨ ᱥᱮ ᱚᱱᱟ ᱟᱵᱚᱣᱟᱜ ᱫᱟᱹᱵᱤ ᱠᱚ ᱯᱩᱨᱚᱱ ᱨᱮᱱᱟᱜ ᱠᱳᱱᱳ ᱥᱚᱫᱤᱪᱪᱷᱟ ᱯᱨᱚᱥᱟᱥᱚᱱᱤᱠ ᱵᱷᱟᱵᱛᱮ ᱵᱟᱝ ᱧᱮᱞ ᱧᱟᱢ ᱠᱟᱱ ᱠᱷᱟᱹᱛᱤᱨ ᱟᱵᱚᱨᱮᱱ ᱵᱤᱱ ᱦᱟᱹᱴᱤᱧ ᱢᱮᱫᱤᱱᱯᱩᱨ ᱡᱮᱞᱟ ᱥᱟᱶᱛᱮ ᱡᱷᱟᱲᱜᱨᱟᱢ ᱡᱮᱞᱟ ᱢᱚᱦᱚᱞ ᱯᱟᱦᱴᱟ ᱥᱮᱫ ᱠᱷᱚᱱ ᱠᱷᱮᱢᱟᱥᱩᱞᱤ ᱡᱟᱛᱤᱭᱚ ᱥᱚᱲᱚᱠ ᱡᱟᱸᱜᱮ ᱠᱟᱹᱢᱤ ᱦᱚᱨᱟ ᱠᱚ ᱥᱟᱵ ᱠᱮᱫᱟ ᱜᱚᱲᱚ ᱨᱮᱠᱚ ᱛᱟᱦᱮᱱ ᱠᱟᱱ ᱛᱟᱵᱚᱱᱟ ᱟᱵᱚᱨᱮᱱ ᱯᱷᱳᱨᱟᱢ ᱨᱮᱱ ᱡᱟᱦᱟᱸ ᱛᱤᱱᱟᱹᱜ ᱥᱚᱝᱜᱚᱴᱷᱚᱱ ᱢᱮᱱᱟᱜ ᱠᱚᱣᱟ ᱥᱟᱱᱟᱢ ᱥᱚᱝᱜᱚᱴᱷᱚᱱ ᱠᱚᱜᱮ ᱚᱱᱟ ᱞᱟᱹᱜᱤᱫ ᱛᱮ ᱦᱚᱞᱟ ᱜᱮ ᱟᱵᱚ ᱵᱤᱱ ᱦᱟᱹᱴᱤᱧ ᱢᱮᱫᱤᱱᱯᱩᱨ ᱡᱮᱞᱟ ᱥᱟᱶᱛᱮ ᱡᱷᱟᱲᱜᱨᱟᱢ ᱡᱮᱞᱟ ᱢᱤᱫ ᱴᱷᱮᱱ ᱫᱩᱲᱩᱵ ᱠᱟᱛᱮ ᱱᱚᱣᱟ ᱠᱟᱹᱢᱤ ᱦᱚᱨᱟ ᱨᱮᱱᱟᱜ ᱚᱯᱷᱤᱥᱤᱭᱟᱞ ᱵᱷᱟᱵᱽ ᱛᱮᱠᱚ ᱩᱪᱷᱟᱹᱱ ᱠᱮᱫᱟ ᱛᱚ ᱱᱚᱣᱟ ᱟᱠᱚᱣᱟᱜ ᱦᱚᱞᱟᱱᱟᱜ ᱡᱟᱦᱟᱸ ᱜᱟᱞᱢᱟᱨᱟᱣ ᱚᱱᱟ ᱜᱟᱞᱢᱟᱨᱟᱣ ᱠᱷᱚᱱ ᱚᱸᱰᱮ ᱥᱮᱴᱮᱨ ᱞᱮᱱ ᱯᱟᱨᱜᱟᱱᱟ ᱵᱟᱵᱟ ᱠᱚ ᱪᱮᱫ ᱠᱚ ᱜᱟᱞᱢᱟᱨᱟᱣ ᱜᱚᱴᱟ ᱠᱮᱫᱟ ᱫᱤᱥᱚᱢ ᱦᱚᱲ ᱴᱷᱮᱱ

ᱢᱮᱫᱤᱱᱤᱯᱩᱨ ᱰᱤ ᱮᱢ ᱚᱯᱷᱤᱥ ᱨᱮ ᱥᱟᱸᱜᱮ ᱡᱚᱢᱮᱞᱟᱭ ᱛᱟᱞᱟᱛᱮ ᱢᱮᱫᱤᱱᱤᱯᱩᱨ ᱟᱨ ᱡᱷᱟᱲᱜᱨᱟᱢ ᱰᱤ ᱮᱢ ᱚᱯᱷᱤᱥ ᱨᱮ ᱰᱮᱯᱩᱴᱮᱥᱚᱱ ᱠᱟᱛᱮ ᱟᱵᱚ ᱡᱟᱦᱟᱸ ᱰᱤᱢᱟᱱᱰ ᱠᱚ ᱟᱛᱮ ᱚᱱᱟ ᱚᱱᱟ ᱢᱚᱫᱽᱫᱷᱮ ᱨᱮ ᱛᱟᱦᱮᱸ ᱠᱟᱱᱟ ᱥᱟᱱᱛᱟᱞᱤ ᱮᱰᱩᱠᱮᱥᱚᱱ ᱵᱳᱨᱰ ᱚᱱᱟ ᱢᱚᱫᱽᱫᱷᱮ ᱨᱮ ᱛᱟᱦᱮᱸ ᱠᱟᱱᱟ ᱯᱷᱤᱯᱛᱷ ᱥᱤᱰᱩᱞ ᱚᱱᱟ ᱢᱚᱫᱽᱫᱷᱮ ᱨᱮ ᱛᱟᱦᱮᱸ ᱠᱟᱱ ᱛᱟᱵᱚᱱᱟ ᱟᱵᱚᱣᱟᱜ ᱯᱷᱚᱨᱮᱥᱴ ᱨᱟᱭᱤᱴ ᱮᱠᱴ ᱚᱱᱟ ᱢᱚᱫᱽᱫᱷᱮ ᱨᱮ ᱛᱟᱦᱮᱸ ᱠᱟᱱ ᱛᱟᱵᱚᱱᱟ ᱯᱷᱮᱠ ᱮᱥᱴᱤ ᱥᱟᱨᱴᱤᱯᱷᱤᱠᱮᱴ ᱱᱚᱝᱠᱟᱱ ᱟᱨ ᱱᱟᱱᱟ ᱦᱩᱱᱟᱹᱨ ᱤᱥᱩ ᱟᱛᱮ ᱟᱵᱚ ᱡᱟᱦᱟᱸ ᱵᱚᱱ ᱞᱟᱹᱲᱦᱟᱹᱭᱮᱫ ᱛᱟᱦᱮᱸᱫ ᱚᱱᱟ ᱞᱟᱹᱲᱦᱟᱹᱭ ᱨᱮᱭᱟᱜ ᱚᱨᱡᱚ ᱴᱟᱭᱤᱢ ᱨᱮ ᱟᱵᱚ ᱱᱤᱛ ᱦᱟᱹᱵᱤᱡ ᱛᱮ ᱯᱩᱨᱟᱹᱯᱩᱨᱤ ᱟᱹᱣᱨᱤ ᱵᱚᱱ ᱧᱟᱢ ᱩᱛᱟᱹᱨ ᱠᱷᱟᱹᱛᱤᱨ ᱫᱚᱦᱲᱟ ᱠᱟᱨᱛᱮ ᱵᱟᱨᱭᱟ ᱡᱮᱞᱟ ᱜᱮ ᱚᱛᱚᱢ ᱛᱟᱭᱚᱢ ᱫᱩᱲᱩᱵ ᱢᱤᱫ ᱠᱟᱛᱮ ᱜᱟᱞᱢᱟᱨᱟᱣ ᱜᱚᱴᱟ ᱠᱟᱛᱮ ᱱᱚᱣᱟ ᱵᱚᱱ ᱜᱚᱴᱟ ᱟᱠᱟᱫᱟ ᱫᱟᱨᱟᱭ ᱠᱟᱱ ᱠᱩᱲᱤ ᱰᱤᱥᱮᱢᱵᱚᱨ ᱫᱩ ᱦᱟᱡᱟᱨ ᱪᱚᱵᱵᱤᱥ ᱢᱮᱫᱤᱱᱤᱯᱩᱨ ᱡᱮᱞᱟ ᱨᱮᱭᱟᱜ ᱠᱷᱮᱢᱟᱥᱩᱞᱤ ᱨᱮ ᱰᱟᱦᱟᱨ ᱡᱟᱸᱜᱮ ᱠᱟᱹᱢᱤ ᱦᱚᱨᱟ ᱥᱟᱵᱚᱜ ᱠᱟᱱᱟ ᱚᱱᱟ ᱫᱚ ᱵᱟᱝ ᱦᱟᱹᱴᱤᱧ ᱢᱮᱫᱤᱱᱤᱯᱩᱨ ᱡᱮᱞᱟ ᱢᱚᱦᱚᱞ ᱟᱨ ᱡᱷᱟᱲᱜᱨᱟᱢ ᱡᱮᱞᱟ ᱢᱚᱦᱚᱞᱟᱜ ᱟᱹᱭᱩᱨ ᱛᱮᱜᱮ ᱚᱱᱟ ᱠᱟᱹᱢᱤ ᱦᱚᱨᱟ ᱫᱚ ᱥᱟᱵᱚᱜ ᱠᱟᱱᱟ ᱥᱟᱶᱛᱮ ᱟᱵᱚᱨᱮᱱ ᱟᱨᱦᱚᱸ ᱛᱤᱱᱟᱹᱜ ᱜᱟᱛᱮ ᱜᱟᱶᱛᱟ ᱠᱚ ᱢᱮᱱᱟᱜ ᱠᱚᱣᱟ ᱯᱷᱳᱨᱟᱢ ᱠᱚᱨᱮᱱ ᱱᱩᱠᱩ ᱜᱟᱛᱮ ᱜᱟᱶᱛᱟ ᱦᱚᱸ ᱱᱚᱣᱟ ᱟᱵᱚᱣᱟᱜ ᱱᱚᱣᱟ ᱞᱟᱹᱲᱦᱟᱹᱭ ᱥᱮ ᱱᱚᱣᱟ ᱟᱵᱚᱣᱟᱜ ᱨᱟᱸᱜᱟᱣᱱᱟ ᱡᱟᱦᱟᱸ ᱤᱭᱟᱹ ᱵᱚᱱ ᱥᱟᱯᱲᱟᱣ ᱮᱫᱟ ᱟᱹᱭᱫᱟᱹᱨ ᱧᱟᱢ ᱞᱟᱹᱜᱤᱫ ᱛᱮ ᱡᱟᱦᱟᱸ ᱞᱟᱹᱲᱦᱟᱹᱭ ᱵᱚᱱ ᱥᱟᱯᱲᱟᱣ ᱮᱫᱟ ᱱᱚᱣᱟ ᱨᱮᱠᱚ ᱜᱚᱲᱚᱜᱼᱟ ᱢᱮᱱᱛᱮ ᱟᱵᱚ ᱠᱚ ᱵᱟᱲᱟᱭ ᱦᱚᱪᱚ ᱟᱠᱟᱫ ᱵᱚᱱᱟ ᱡᱚᱦᱟᱨ ᱯᱳᱭᱞᱳ ᱛᱮ ᱫᱤᱥᱚᱢ ᱨᱮᱱ ᱜᱚ ᱵᱟᱵᱟ ᱵᱚᱭᱦᱟ ᱢᱤᱥᱤ ᱢᱟᱹᱡᱷᱤ ᱵᱟᱵᱟ ᱯᱟᱨᱜᱟᱱᱟ ᱵᱟᱵᱟ ᱠᱚᱴᱷᱮᱱ ᱱᱮᱦᱚᱨ ᱟᱵᱚᱣᱟᱜ ᱟᱭᱢᱟ ᱫᱷᱟᱣ ᱟᱵᱚ ᱟᱹᱰᱤ ᱞᱟᱹᱲᱦᱟᱹᱭ ᱵᱚᱱ ᱡᱟᱹᱨᱤ ᱟᱹᱜᱩ ᱟᱠᱟᱫᱟ ᱥᱟᱱᱟᱢᱟᱜ ᱞᱟᱹᱲᱦᱟᱹᱭ ᱜᱮ ᱢᱤᱫᱴᱮᱱ ᱢᱤᱫᱴᱮᱱ ᱠᱟᱛᱮᱫ ᱟᱵᱚ ᱥᱟᱨ ᱥᱟᱹᱜᱩᱱ ᱟᱹᱜᱩ ᱠᱟᱫᱟ ᱵᱚᱱ ᱱᱚᱝᱠᱟ ᱜᱮ ᱫᱟᱨᱟᱭ ᱠᱟᱱ ᱫᱤᱱ ᱨᱮ ᱟᱹᱰᱤ ᱢᱟᱨᱟᱝ ᱞᱟᱹᱲᱦᱟᱹᱭ ᱥᱮ ᱦᱩᱞᱥᱟᱹᱭ ᱟᱵᱚ ᱵᱚᱱ ᱡᱟᱹᱨᱤ ᱟᱠᱟᱫᱟ ᱚᱱᱟ ᱱᱮᱰᱟ ᱢᱟᱦᱟ ᱫᱚ ᱫᱟᱨᱟᱭ ᱠᱟᱱ ᱵᱤᱥᱮ ᱰᱤᱥᱮᱢᱵᱚᱨ ᱥᱮ ᱠᱩᱲᱤ ᱰᱤᱥᱮᱢᱵᱚᱨ ᱫᱩ ᱦᱟᱡᱟᱨ ᱪᱚᱵᱵᱤᱥ ᱱᱚᱣᱟ ᱱᱮᱰᱟ ᱢᱟᱦᱟ ᱨᱮ ᱵᱟᱝ ᱦᱟᱹᱴᱤᱧ ᱢᱮᱫᱽᱱᱤᱯᱩᱨ ᱡᱮᱞᱟ ᱛᱟᱹᱨᱤ ᱨᱮᱜᱮ ᱢᱮᱱᱟᱜᱼᱟ ᱠᱷᱮᱢᱟᱥᱟᱞᱤ ᱡᱟᱹᱛᱤᱭᱚ ᱥᱚᱲᱚᱠ ᱚᱱᱟ ᱠᱷᱮᱢᱟᱥᱟᱞᱤ ᱡᱟᱹᱛᱤᱭᱚ ᱥᱚᱲᱚᱠ ᱪᱷᱚ ᱱᱚᱢᱵᱚᱨ ᱡᱟᱹᱛᱤᱭᱚ ᱥᱚᱲᱚᱠ ᱨᱮᱜᱮ ᱱᱮᱰᱟ ᱢᱟᱦᱟ ᱵᱚᱱ ᱥᱟᱵ ᱟᱠᱟᱫᱟ ᱱᱚᱣᱟ ᱠᱟᱹᱢᱤᱦᱚᱨᱟ ᱨᱮ ᱟᱵᱚᱣᱟᱜ ᱫᱟᱹᱵᱤ ᱠᱚᱫᱚ ᱦᱩᱭᱩᱜ ᱠᱟᱱᱟ ᱥᱟᱱᱛᱟᱲᱤ ᱢᱤᱰᱤᱭᱟᱢ ᱛᱮ ᱮᱰᱩᱠᱮᱥᱚᱱ ᱵᱳᱨᱰ ᱯᱷᱤᱯᱛᱷ ᱥᱤᱰᱩᱞ ᱥᱮ ᱯᱷᱚᱨᱮᱥᱴ ᱨᱟᱭᱤᱴ ᱮᱠᱴ ᱱᱚᱣᱟ ᱠᱚ ᱨᱤᱡᱟᱨᱵᱷᱮᱥᱚᱱ ᱥᱟᱶ ᱥᱟᱶᱛᱮ ᱯᱷᱮᱠ ᱮᱥ ᱴᱤ ᱵᱤᱨᱩᱫᱽ ᱨᱮ ᱱᱚᱝᱠᱟᱱᱟᱜ ᱟᱭᱢᱟ ᱜᱟᱱ ᱟᱵᱚ ᱫᱟᱹᱵᱤ ᱥᱟᱢᱟᱝ ᱠᱟᱛᱮ ᱟᱵᱚ ᱞᱟᱹᱲᱦᱟᱹᱭ ᱵᱚᱱ ᱛᱟᱦᱮᱱᱟ ᱥᱟᱱᱛᱟᱲᱤ ᱞᱮᱝᱜᱩᱭᱮᱡᱽ ᱡᱟᱛᱮ ᱱᱚᱣᱟ ᱯᱚᱪᱷᱤᱢ ᱵᱟᱝᱞᱟ ᱨᱮᱱᱟᱜ ᱥᱟᱱᱟᱢ ᱚᱯᱷᱤᱥ ᱟᱫᱟᱞᱚᱛ ᱠᱚᱨᱮ ᱱᱚᱣᱟ ᱠᱟᱨᱡᱚᱠᱚᱨᱤᱜ ᱢᱟ ᱱᱚᱣᱟ ᱠᱚ ᱫᱤᱥᱟᱹ ᱠᱟᱛᱮ ᱟᱵᱚ ᱵᱚᱱ ᱞᱟᱹᱲᱦᱟᱹᱭᱫᱟ ᱟᱨᱦᱚᱸ ᱵᱚᱱ ᱞᱟᱹᱲᱦᱟᱹᱭᱟ ᱱᱚᱣᱟ ᱞᱟᱹᱲᱦᱟᱹᱭ ᱨᱮ ᱥᱟᱱᱟᱢ ᱠᱚᱣᱟᱜ ᱠᱩᱥᱤ ᱢᱚᱱᱮᱛᱮ ᱨᱟᱹᱥᱠᱟᱹ ᱢᱚᱱᱮᱛᱮ ᱮᱵᱚᱝ ᱦᱩᱞᱥᱟᱹᱭ ᱢᱚᱱᱳᱵᱷᱟᱵᱽ ᱟᱛᱮ ᱩᱭᱦᱟᱹᱨ ᱫᱤᱥᱟᱹᱛᱮ ᱟᱵᱚ ᱵᱚᱱ ᱥᱮᱞᱮᱫᱚᱜᱼᱟ ᱟᱨ ᱵᱚᱱ ᱥᱟᱨ ᱥᱟᱹᱜᱩᱱᱟ ᱱᱚᱣᱟ ᱱᱮᱦᱚᱨ ᱜᱮ ᱛᱟᱦᱮᱱ ᱠᱟᱱᱟ ᱟᱸᱡᱚᱢ ᱠᱮᱜ ᱛᱟᱵᱚᱱᱟᱯᱮ ᱱᱚᱜᱼᱚᱭ ᱵᱟᱝ ᱦᱟᱹᱴᱤᱧ ᱢᱮᱫᱤᱱᱤᱯᱩᱨ ᱡᱮᱞᱟ ᱥᱟᱶᱛᱮ ᱡᱷᱟᱲᱜᱨᱟᱢ ᱡᱮᱞᱟ ᱢᱚᱦᱚᱞ ᱯᱟᱦᱴᱟ ᱥᱮᱫ ᱠᱷᱚᱱ ᱟᱠᱚ ᱢᱤᱫ ᱴᱷᱮᱱ ᱫᱩᱲᱩᱵ ᱢᱤᱫ ᱠᱟᱛᱮ ᱜᱟᱞᱢᱟᱨᱟᱣ ᱜᱚᱴᱟ ᱠᱟᱛᱮ ᱫᱤᱥᱚᱢ ᱦᱚᱲ ᱥᱟᱢᱟᱝ ᱨᱮᱠᱚ ᱩᱪᱷᱟᱹᱱ ᱠᱮᱫᱟ ᱱᱚᱣᱟ ᱩᱪᱷᱟᱹᱱ ᱫᱚ ᱟᱹᱠᱤᱱᱟᱜ ᱢᱚᱪᱟ ᱠᱷᱚᱱ ᱜᱮ ᱵᱟᱰᱟᱭᱚᱜ ᱠᱟᱱᱟ ᱱᱚᱣᱟ ᱫᱚ ᱚᱯᱷᱤᱥᱤᱭᱟᱞ ᱵᱷᱟᱵᱽ ᱛᱮᱜᱮ ᱩᱪᱷᱟᱹᱱ ᱠᱟᱱᱟ ᱥᱟᱶᱛᱮ ᱡᱟᱦᱟᱸᱭ ᱯᱷᱳᱨᱟᱢ ᱨᱮᱱ ᱜᱟᱛᱮ ᱜᱟᱶᱛᱟ ᱠᱚ ᱢᱮᱱᱟᱜ ᱠᱚ ᱩᱱᱠᱩ ᱦᱚᱸ ᱜᱚᱲᱚ ᱨᱮᱠᱚ ᱛᱟᱦᱮᱱ ᱠᱟᱱᱟ ᱚᱱᱟ ᱦᱚᱸᱠᱤᱱ ᱢᱮᱱ ᱥᱚᱫᱚᱨ ᱠᱮᱫ ᱛᱟᱵᱚᱱᱟ ᱢᱟ ᱮᱱᱠᱷᱟᱱ ᱥᱟᱱᱟᱢ ᱠᱚᱜᱮ ᱡᱚᱦᱟᱨ